ᱫᱮᱞᱟᱵᱚᱱ ᱵᱮᱥᱤ ᱵᱟᱵᱚᱱ ᱯᱚᱞᱚᱢᱟ ᱰᱟᱭᱨᱮᱠᱴ ᱵᱚᱱ ᱮᱛᱚᱦᱚᱵ ᱠᱟᱜ ᱞᱮᱜᱮ ᱵᱷᱤᱰᱤᱭᱳ ᱯᱮ ᱠᱩᱥᱤᱭᱟᱜ ᱠᱷᱟᱱ ᱞᱟᱭᱤᱠ ᱯᱮ ᱥᱮᱭᱟᱨ ᱯᱮ ᱟᱨ ᱢᱩᱪᱟᱹᱫ ᱨᱮ ᱦᱩᱰᱤᱧ ᱢᱟᱪᱷᱟ ᱠᱚᱢᱮᱱᱴ ᱮᱢ ᱠᱟᱜ ᱛᱟᱵᱚᱱ ᱯᱮ ᱚᱠᱚᱭ ᱠᱚ ᱚᱠᱟ ᱠᱚᱨᱮ ᱠᱷᱚᱱᱟᱜ ᱯᱮ ᱧᱮᱞ ᱮᱫᱟ ᱚᱱᱟ ᱦᱚᱸ ᱠᱚᱢᱮᱱᱴ ᱨᱮ ᱵᱟᱲᱟᱭ ᱦᱚᱪᱚ ᱠᱟᱞᱤᱧ ᱯᱮ ᱟᱨ ᱛᱤᱱᱟᱹᱜ ᱯᱮ ᱠᱩᱥᱤᱭᱟᱜ ᱠᱟᱱᱟ ᱥᱮ ᱵᱟᱯᱮ ᱠᱩᱥᱤᱭᱟᱜ ᱠᱟᱱᱟ ᱠᱚᱢᱮᱱᱴ ᱨᱮ ᱱᱤᱦᱟᱹᱛ ᱯᱮ ᱚᱞᱟ ᱤᱱᱟᱹᱠᱷᱟᱱ ᱟᱹᱞᱤᱧ ᱦᱚᱸᱞᱤᱧ ᱴᱷᱤᱠᱟᱹᱭᱟ ᱡᱮ ᱵᱟᱝᱟ ᱛᱤᱱᱟᱹᱜ ᱜᱟᱱ ᱚᱰᱤᱭᱮᱱᱥ ᱱᱟᱦᱟᱜ ᱱᱚᱣᱟ ᱵᱷᱤᱰᱤᱭᱳ ᱠᱚ ᱧᱮᱞᱮᱜᱼᱟ ᱠᱚ ᱟᱨ ᱤᱱᱟᱹᱠᱷᱟᱱ ᱫᱚ ᱚᱱᱠᱟ ᱦᱤᱥᱟᱹᱵ ᱟᱨᱚ ᱵᱷᱤᱰᱤᱭᱳ ᱞᱤᱧ ᱥᱟᱯᱲᱟᱣᱟ ᱛᱚ ᱫᱮᱞᱟ ᱵᱚᱱ ᱵᱷᱤᱰᱤᱭᱳ ᱵᱚᱱ ᱮᱛᱚᱦᱚᱵ ᱠᱟᱜᱼᱟ ᱢᱮᱫ ᱨᱮ ᱡᱟᱹᱯᱤᱫ ᱵᱟᱹᱱᱩᱜ ᱞᱟᱡ ᱨᱮ ᱨᱮᱸᱜᱮᱡ ᱵᱟᱹᱱᱩᱜ ᱢᱮᱫ ᱨᱮ ᱡᱟᱹᱯᱤᱫ ᱵᱟᱹᱱᱩᱜ ᱞᱟᱡ ᱨᱮ ᱨᱮᱸᱜᱮᱡ ᱵᱟᱹᱱᱩᱜ ᱡᱤᱣᱤ ᱨᱮ ᱥᱩᱠ ᱵᱟᱹᱱᱩᱜ ᱠᱚᱞᱮ ᱨᱮ ᱟᱢ ᱵᱟᱹᱱᱩᱜ ᱛᱚ ᱱᱚᱜᱼᱚ ᱱᱚᱝᱠᱟᱱ ᱰᱟᱭᱞᱚᱜᱽ ᱥᱟᱞᱟᱜ ᱞᱤᱧ ᱥᱟᱯᱲᱟᱣ ᱞᱮᱫ ᱛᱟᱦᱮᱱᱟ ᱢᱟ ᱮᱱᱠᱷᱟᱱ ᱥᱟᱱᱟᱢ ᱠᱚ ᱡᱚᱦᱟᱨ ᱜᱮ